ᱡᱚᱦᱟᱨ ᱜᱮ ᱥᱟᱱᱟᱢ ᱠᱩᱲᱤ ᱟᱹᱫᱤᱵᱟᱹᱥᱤ ᱱᱟᱢᱟ ᱩᱫᱩᱥ ᱨᱮ ᱛᱮᱦᱮᱧ ᱫᱚᱧ ᱥᱮᱴᱮᱨ ᱠᱟᱱᱟ ᱰᱩᱢᱨᱤ ᱟᱹᱛᱩ ᱱᱚᱰᱮ ᱢᱮᱞᱟ ᱢᱚᱭᱫᱟᱱ ᱨᱮ ᱥᱮ ᱞᱟᱦᱟ ᱛᱮᱯᱮ ᱧᱮᱞ ᱠᱟᱜ ᱯᱳᱥᱴᱟᱨ ᱟᱫᱚ ᱚᱸᱰᱮ ᱜᱤᱧ ᱥᱮᱴᱮᱨ ᱠᱟᱱᱟ ᱯᱮ ᱧᱮᱞ ᱠᱟᱱ ᱜᱮᱭᱟ ᱛᱟᱭᱱᱚᱢ ᱠᱚ ᱯᱩᱨᱟᱹ ᱠᱩᱲᱤ ᱠᱚᱲᱟ ᱠᱚ ᱡᱟᱢᱟᱣ ᱠᱟᱱᱟ ᱟᱭᱢᱟ ᱞᱮᱠᱟᱱ ᱠᱚ ᱦᱮᱡ ᱠᱟᱱᱟ ᱚᱸᱰᱮ ᱫᱚ ᱱᱟᱭᱤᱴ ᱫᱷᱟᱢᱟᱠᱟ ᱫᱷᱟᱢᱟᱠᱟ ᱛᱟᱦᱮᱸ ᱠᱟᱱᱟ ᱚᱱᱟ ᱵᱤᱪ ᱨᱮ ᱟᱯᱮ ᱧᱮᱞ ᱫᱟᱲᱮᱭᱟᱠᱚ ᱠᱟᱱᱟ ᱯᱮ ᱟᱵᱚ ᱥᱚᱢᱟᱡᱽ ᱨᱮᱱ ᱠᱩᱲᱤ ᱠᱚᱲᱟ ᱟᱨ ᱧᱮᱞ ᱠᱚᱯᱮ ᱟᱜᱮ ᱜᱮ ᱟᱵᱚ ᱥᱚᱢᱟᱡᱽ ᱞᱟᱹᱜᱤᱫ ᱫᱚ ᱛᱤᱱᱟᱹᱜ ᱵᱟᱹᱲᱤᱡ ᱱᱟᱯᱟᱭ ᱠᱟᱛᱷᱟ ᱢᱟ ᱧᱮᱞ ᱠᱚᱯᱮ ᱫᱤᱥᱚᱢ ᱨᱮᱱ ᱜᱚᱜᱚ ᱵᱟᱵᱟ ᱵᱚᱭᱦᱟ ᱢᱤᱥᱨᱟ ᱡᱮ ᱟᱵᱚ ᱥᱚᱢᱟᱡᱽ ᱨᱮᱱ ᱠᱩᱲᱤ ᱠᱚᱲᱟ ᱧᱮᱞ ᱠᱚᱯᱮ ᱢᱮᱞᱟ ᱴᱟᱺᱰᱤ ᱨᱮ ᱠᱚ ᱫᱩᱲᱩᱵ ᱛᱤᱸᱜᱩ ᱧᱟᱯᱟᱢ ᱠᱟᱛᱮ ᱠᱚ ᱜᱟᱞᱢᱟᱨᱟᱣ ᱠᱟᱱᱟ ᱨᱳᱰ ᱠᱚᱨᱮ ᱠᱚ ᱠᱚᱠᱮ ᱵᱟᱲᱟᱭ ᱠᱟᱱᱟ ᱥᱮ ᱟᱭᱢᱟ ᱞᱮᱠᱟᱱ ᱥᱚᱢᱚᱥᱥᱟ ᱢᱮᱱᱟᱜᱼᱟ ᱱᱤᱭᱟᱹ ᱢᱮᱞᱟ ᱴᱟᱺᱰᱤ ᱨᱮ ᱞᱮᱠᱤᱱ ᱚᱠᱚᱭ ᱜᱮ ᱜᱚᱜᱚ ᱵᱟᱵᱟ ᱱᱤᱭᱟᱹ ᱵᱟᱨᱮ ᱛᱮ ᱵᱟᱠᱚ ᱫᱷᱮᱭᱟᱱᱟᱜ ᱠᱟᱱᱟ ᱵᱟᱝ ᱫᱚ ᱜᱤᱫᱽᱨᱟᱹ ᱠᱚ ᱥᱚᱢᱡᱷᱟᱣᱮᱫ ᱠᱚᱣᱟ ᱵᱟᱝ ᱫᱚ ᱟᱠᱚ ᱠᱚ ᱵᱩᱡᱷᱟᱹᱣᱫᱟ ᱵᱟᱝ ᱫᱚ ᱫᱤᱥᱚᱢ ᱞᱟᱹᱜᱤᱫ ᱠᱚ ᱜᱩᱱᱟᱹᱱᱚᱜ ᱠᱟᱱ ᱵᱟᱝ ᱫᱚ ᱥᱚᱢᱟᱡᱽ ᱞᱟᱹᱜᱤᱫ ᱛᱮ ᱵᱟᱝ ᱫᱚ ᱟᱠᱚᱣᱟᱜ ᱜᱷᱟᱨᱚᱸᱡᱽ ᱞᱟᱹᱜᱤᱫ ᱛᱮᱠᱚ ᱜᱩᱱᱟᱹᱱᱚᱜ ᱠᱟᱱ ᱡᱚᱛᱚᱱᱟ ᱜᱮ ᱜᱚ ᱵᱟᱵᱟ ᱦᱮᱱᱟᱜ ᱯᱮᱭᱟ ᱟᱯᱮ ᱱᱟᱥᱮᱭᱟᱜ ᱜᱩᱱᱟᱹᱱᱚᱜ ᱛᱟᱵᱚᱱ ᱯᱮ ᱱᱟᱥᱮᱭᱟᱜ ᱱᱤᱭᱟᱹ ᱟᱹᱫᱤᱵᱟᱹᱥᱤ ᱱᱟᱣᱟ ᱦᱩᱫᱤᱥ ᱥᱮ ᱥᱟᱢᱡᱷᱟᱣ ᱮ ᱠᱳᱥᱤᱥ ᱮᱫᱟ ᱥᱮ ᱢᱤᱫ ᱵᱟᱨ ᱠᱟᱛᱷᱟ ᱵᱩᱡᱷᱟᱹᱣ ᱛᱟᱵᱚᱱ ᱯᱮ ᱚ ᱜᱟᱞᱢᱟᱨᱟᱣ ᱪᱟᱵᱟ ᱠᱮᱫᱟ ᱠᱩᱪᱷ ᱵᱚᱭᱦᱟ ᱦᱮᱱᱟᱜ ᱠᱚᱣᱟ ᱢᱟ ᱧᱮᱞ ᱢᱮ ᱪᱮᱫ ᱠᱚ ᱢᱤᱛᱟᱹᱧ ᱠᱟᱱᱟ ᱢᱟ ᱦᱟᱹᱱᱤ ᱦᱟᱹᱱᱤ ᱜᱟᱞᱢᱟᱨᱟᱣ ᱠᱟᱱ ᱩᱱᱤ ᱠᱩᱲᱤᱭᱟᱜ ᱯᱷᱳᱴᱳ ᱠᱷᱤᱪᱟᱹᱣ ᱢᱮ ᱟᱫᱚ ᱚᱠᱚᱭ ᱠᱚᱣᱟᱜ ᱯᱷᱳᱴᱳ ᱠᱩᱲᱤᱭᱟᱜ ᱯᱷᱳᱴᱳᱧ ᱠᱷᱤᱪᱟᱹᱣᱟ ᱚᱠᱚᱭ ᱠᱚᱣᱟᱜ ᱠᱚᱲᱟᱣᱟᱜ ᱯᱷᱳᱴᱳᱧ ᱠᱷᱤᱪᱟᱹᱣᱟ ᱤᱧ ᱫᱚ ᱱᱚᱜᱼᱚᱭ ᱪᱟᱞᱟᱜ ᱦᱤᱡᱩᱜ ᱠᱟᱱ ᱩᱱᱠᱩᱣᱟᱜ ᱤᱧ ᱯᱷᱳᱴᱳᱧ ᱠᱷᱤᱪᱟᱹᱣᱫᱟ ᱞᱮᱠᱤᱱ ᱡᱮ ᱵᱟᱹᱲᱤᱡ ᱥᱤᱱ ᱦᱮᱱᱟᱜᱼᱟ ᱚᱱᱟ ᱫᱚ ᱵᱟᱹᱧ ᱩᱫᱩᱜ ᱦᱚᱪᱚ ᱩᱫᱩᱜ ᱟᱯᱮ ᱠᱟᱱᱟ ᱪᱮᱫᱟᱜ ᱟᱵᱚᱣᱟᱜ ᱥᱚᱢᱟᱡᱽ ᱨᱮᱜᱮ ᱟᱨ ᱱᱤᱭᱟᱹ ᱵᱟᱹᱲᱤᱡᱟᱜ ᱥᱤᱱ ᱤᱧ ᱩᱫᱩᱜ ᱟᱯᱮᱭᱟ ᱛᱷᱚᱲᱟ ᱛᱷᱚᱲᱟ ᱫᱤᱠᱠᱟᱹᱛ ᱟᱹᱭᱠᱟᱹᱣᱱᱟ ᱟᱯᱮ ᱥᱚᱢᱟᱡᱽᱫᱟᱨ ᱜᱮᱭᱟᱯᱮ ᱢᱤᱫ ᱵᱟᱨ ᱜᱚᱜᱚᱼᱵᱟᱵᱟ ᱵᱚᱭᱦᱟ ᱵᱚᱭᱦᱟ ᱢᱤᱥᱨᱟ ᱟᱨ ᱡᱤᱛᱱᱟ ᱵᱷᱤ ᱠᱚᱲᱟ ᱜᱮ ᱦᱮᱱᱟᱜ ᱯᱮ ᱠᱚᱲᱟ ᱦᱮᱱᱟᱜ ᱯᱮ ᱡᱤᱛᱱᱟ ᱥᱚᱢᱟᱡᱽ ᱨᱮᱱ ᱟᱯᱮ ᱯᱮ ᱥᱚᱢᱟᱡᱽᱫᱟᱨ ᱜᱮᱭᱟ ᱞᱮᱠᱤᱱ ᱱᱤᱭᱟᱹ ᱵᱟᱨᱮ ᱛᱮ ᱢᱤᱫᱴᱮᱱ ᱦᱚᱸ ᱵᱟᱯᱮ ᱪᱟᱨᱪᱟᱣ ᱫᱟᱲᱮᱭᱟᱜ ᱠᱟᱱᱟ ᱡᱮ ᱟᱵᱚᱣᱟᱜ ᱥᱚᱢᱟᱡᱽ ᱪᱮᱫ ᱞᱮᱠᱟᱛᱮ ᱵᱟᱹᱲᱤᱡᱚᱜ ᱠᱟᱱᱟ ᱟᱵᱚᱣᱟᱜ ᱫᱤᱥᱚᱢ ᱪᱮᱫ ᱞᱮᱠᱟᱛᱮ ᱵᱟᱹᱲᱤᱡᱚᱜ ᱠᱟᱱᱟ ᱚᱠᱚᱭ ᱵᱟᱰᱟᱭ ᱯᱟᱸᱪ ᱫᱚᱥ ᱢᱤᱱᱤᱴ ᱥᱮ ᱢᱤᱫ ᱧᱤᱫᱟᱹ ᱞᱟᱹᱜᱤᱫ ᱢᱟᱹᱥᱛᱤ ᱞᱟᱹᱜᱤᱫ ᱛᱮ ᱟᱵᱚᱣᱟᱜ ᱡᱮ ᱥᱚᱢᱟᱡᱽ ᱨᱮᱱᱟᱜ ᱱᱤᱭᱚᱢ ᱠᱟᱱ ᱫᱷᱚᱨᱚᱢ ᱠᱟᱱ ᱥᱮ ᱟᱵᱚᱣᱟᱜ ᱡᱮ ᱟᱹᱨᱤᱪᱟᱹᱞᱤ ᱠᱟᱱ ᱚᱱᱟ ᱵᱚᱱ ᱵᱟᱹᱲᱤᱡ ᱮᱫᱟ ᱪᱮᱫ ᱠᱟᱢ ᱵᱟᱹᱲᱤᱡ ᱫᱟ ᱮᱱᱛᱮ ᱢᱮᱞᱟ ᱴᱷᱮᱞᱟ ᱨᱮ ᱫᱟᱬᱟ ᱵᱟᱲᱟ ᱠᱟᱛᱮ ᱪᱚ ᱥᱟᱡᱟᱣ ᱫᱚ ᱵᱟᱝ ᱥᱟᱡᱟᱜ ᱠᱟᱱᱟ ᱞᱮᱠᱤᱱ ᱟᱵᱚᱣᱟᱜ ᱥᱚᱢᱟᱡᱽ ᱜᱮ ᱵᱟᱹᱲᱤᱡᱚᱜ ᱠᱟᱱᱟ ᱚᱠᱚᱭ ᱥᱟᱢᱡᱷᱟᱣ ᱵᱚᱱᱟ ᱟᱵᱚ ᱟᱵᱚ ᱛᱮᱵᱚᱱ ᱥᱟᱢᱡᱷᱟᱣᱟ ᱟᱵᱚ ᱛᱮᱵᱚᱱ ᱦᱩᱫᱤᱥᱚᱜᱼᱟ ᱟᱵᱚ ᱛᱮᱵᱚᱱ ᱜᱩᱱᱟᱹᱱᱚᱜᱼᱟ ᱟᱵᱚ ᱛᱮᱵᱚᱱ ᱟᱜᱮ ᱵᱚᱱ ᱵᱟᱲᱦᱟᱣᱚᱜᱼᱟ ᱡᱟᱦᱟᱱᱟᱜ ᱥᱟᱹᱦᱤ ᱜᱟᱞᱚᱛ ᱧᱮᱞ ᱴᱷᱤᱠ ᱠᱟᱛᱮ ᱵᱚᱱ ᱵᱟᱲᱦᱟᱣᱚᱜᱼᱟ ᱞᱮᱠᱤᱱ ᱟᱵᱚ ᱚᱱᱟ ᱥᱟᱹᱦᱤ ᱜᱟᱞᱚᱛ ᱵᱟᱵᱚᱱ ᱧᱮᱞ ᱴᱷᱤᱠ ᱮᱫᱟ ᱟᱵᱚ ᱵᱚᱱ ᱧᱮᱞ ᱴᱷᱤᱠ ᱮᱫᱟ ᱵᱚᱞᱮ ᱡᱟᱦᱟᱸ ᱞᱮᱠᱟᱛᱮ ᱨᱟᱹᱥᱠᱟᱹᱧ ᱟᱹᱭᱠᱟᱹᱣ ᱡᱟᱦᱟᱸ ᱞᱮᱠᱟᱛᱮ ᱤᱱᱡᱚᱭ ᱤᱧ ᱟᱹᱭᱠᱟᱹᱣ ᱢᱚᱡᱽ ᱤᱧ ᱟᱹᱭᱠᱟᱹᱣ ᱱᱤᱭᱟᱹ ᱵᱚᱱ ᱜᱩᱱᱟᱹᱱᱚᱜ ᱠᱟᱱᱟ ᱞᱮᱠᱤᱱ ᱟᱵᱚᱣᱟᱜ ᱡᱮ ᱥᱚᱢᱟᱡᱽ ᱠᱟᱱ ᱚᱱᱟ ᱵᱟᱵᱚᱱ ᱫᱷᱮᱭᱟᱱᱟᱜ ᱠᱟᱱᱟ ᱵᱟᱥ ᱤᱱᱡᱚᱭ ᱤᱱᱡᱚᱭ ᱟᱫᱚ ᱢᱟ ᱱᱤᱛᱚᱜ ᱧᱮᱞ ᱠᱚᱯᱮ ᱵᱷᱤᱛᱨᱤ ᱨᱮ ᱡᱮ ᱯᱟᱱᱰᱟᱞ ᱵᱷᱤᱛᱨᱤᱧ ᱵᱚᱞᱚᱭᱮᱱᱟ ᱛᱤᱱᱟᱹᱜ ᱦᱮᱱᱟᱜ ᱠᱚᱣᱟ ᱦᱚᱲ ᱮᱠᱮᱱ ᱜᱚᱜᱚᱼᱵᱟᱵᱟ ᱥᱮ ᱮᱠᱮᱱ ᱠᱩᱲᱤ ᱠᱚᱲᱟ ᱜᱮ ᱢᱮᱱᱟᱜ ᱠᱚᱣᱟ ᱪᱤᱞᱤ ᱜᱚᱜᱚ ᱵᱟᱵᱟ ᱵᱟᱹᱱᱩᱜ ᱠᱚᱣᱟ ᱢᱮᱱᱟᱜ ᱠᱚᱣᱟ ᱚᱠᱟ ᱠᱚ ᱠᱩᱪᱷ ᱟᱹᱛᱩ ᱨᱮ ᱢᱮᱱᱟᱜ ᱠᱚᱣᱟ ᱚᱠᱟ ᱡᱮᱞᱮᱧ ᱨᱮᱫᱚ ᱮᱠᱮᱱ ᱠᱩᱲᱤ ᱠᱚᱲᱟ ᱜᱮ ᱢᱮᱱᱟᱜ ᱠᱚᱣᱟ ᱟᱨ ᱚᱠᱚᱭᱴᱟᱜ ᱱᱩᱠᱩᱭ ᱥᱟᱢᱡᱷᱟᱣ ᱠᱚᱣᱟ ᱟᱨ ᱡᱤᱛᱱᱟ ᱵᱷᱤ ᱤᱭᱟᱹ ᱮᱱᱛᱮᱫ ᱠᱚ ᱦᱤᱡᱩᱜ ᱠᱟᱱ ᱱᱩᱠᱩ ᱱᱟᱭᱤᱴ ᱫᱷᱟᱢᱟᱠᱟ ᱡᱮ ᱯᱨᱳᱜᱨᱟᱢ ᱠᱚ ᱪᱟᱞᱟᱣᱮᱫ ᱠᱟᱱ ᱱᱩᱠᱩ ᱡᱮ ᱮᱠᱴᱟᱨ ᱠᱚ ᱥᱮ ᱱᱩᱠᱩ ᱠᱟᱞᱟᱠᱟᱨ ᱠᱚ ᱦᱮᱱᱟᱜ ᱠᱚ ᱱᱩᱠᱩ ᱦᱚᱸ ᱚᱱᱠᱟᱱᱟᱜ ᱡᱮ ᱥᱟᱢᱟᱡᱤᱠ ᱞᱮᱠᱟᱛᱮ ᱡᱮ ᱯᱨᱳᱜᱨᱟᱢ ᱢᱮᱱᱟᱜᱼᱟ ᱚᱱᱟ ᱦᱚᱸ ᱵᱟᱠᱚ ᱪᱟᱞᱟᱣᱫᱟ ᱠᱷᱟᱹᱞᱤ ᱮᱠᱮᱱ ᱫᱩᱞᱟᱹᱲ ᱫᱩᱞᱟᱹᱲ ᱜᱮᱠᱚ ᱪᱟᱞᱟᱣᱫᱟ ᱫᱩᱞᱟᱹᱲ ᱫᱩᱞᱟᱹᱲ ᱪᱮᱫ ᱜᱟᱛᱮ ᱠᱩᱲᱤ ᱠᱚᱲᱟ ᱠᱚ ᱫᱩᱞᱟᱹᱲᱚᱜᱼᱟ ᱚᱱᱟ ᱨᱮᱱᱟᱜ ᱠᱚ ᱞᱟᱹᱭ ᱟᱠᱚ ᱠᱟᱱᱟ ᱦᱟᱱᱠᱟ ᱫᱩᱞᱟᱹᱲᱚᱜ ᱯᱮ ᱱᱤᱝᱠᱟ ᱫᱩᱞᱟᱹᱲᱚᱜ ᱯᱮ ᱵᱟᱥ ᱱᱤᱭᱟᱹ ᱜᱮ ᱦᱩᱭᱩᱜ ᱠᱟᱱᱟ ᱪᱟᱨᱪᱟ ᱱᱤᱭᱟᱹ ᱱᱟᱭᱤᱴ ᱫᱷᱟᱢᱟᱠᱟ ᱨᱮ ᱟᱫᱚ ᱚᱠᱚᱭᱴᱟᱜ ᱯᱮ ᱵᱩᱡᱷᱟᱹᱣ ᱮᱫᱟ ᱚᱠᱚᱭᱴᱟᱜ ᱯᱮ ᱡᱟᱦᱟᱱᱟᱜ ᱯᱮ ᱧᱮᱞ ᱴᱷᱤᱠ ᱮᱫᱟ ᱚᱱᱟ ᱜᱮ ᱢᱤᱫ ᱵᱟᱨ ᱟᱯᱮ ᱠᱩᱞᱤ ᱢᱟᱹᱧ ᱢᱮᱱᱮᱫ ᱠᱟᱱ ᱜᱮ ᱞᱮᱠᱤᱱ ᱪᱮᱫ ᱠᱟᱹᱧ ᱠᱩᱞᱤ ᱯᱮᱭᱟ ᱫᱤᱥᱚᱢ ᱨᱮᱱ ᱦᱚᱸ ᱠᱩᱲᱤ ᱠᱚᱲᱟ ᱜᱚ ᱵᱟᱵᱟ ᱮᱱᱛᱮᱫ ᱟᱯᱮ ᱦᱚᱸ ᱢᱤᱫ ᱵᱟᱨ ᱵᱟᱯᱮ ᱥᱟᱯᱳᱨᱴ ᱟᱹᱧ ᱠᱟᱱᱟ ᱠᱷᱟᱱ ᱠᱩᱞᱤ ᱢᱮ ᱡᱚᱛᱚ ᱜᱮᱧ ᱠᱩᱞᱤ ᱯᱮᱭᱟᱹᱧ ᱢᱮᱱ ᱮᱫᱟ ᱞᱮᱠᱤᱱ ᱟᱵᱚᱣᱟᱜ ᱥᱚᱢᱟᱡᱽ ᱪᱮᱫ ᱞᱮᱠᱟᱛᱮ ᱛᱟᱭᱱᱚᱢ ᱪᱟᱞᱟᱜ ᱠᱟᱱ ᱛᱟᱵᱚᱱᱟ ᱱᱤᱭᱟᱹ ᱦᱚᱸ ᱜᱩᱱᱟᱹᱱᱚᱜ ᱛᱟᱵᱚᱱ ᱯᱮ ᱞᱮᱠᱤᱱ ᱤᱱᱡᱚᱭ ᱛᱮᱦᱚᱸ ᱫᱤᱥᱚᱢ ᱫᱚ ᱵᱟᱝ ᱪᱟᱞᱟᱜ ᱠᱟᱱᱟ ᱤᱱᱡᱚᱭ ᱫᱚ ᱥᱚᱢᱚᱭ ᱥᱚᱢᱚᱭ ᱨᱮ ᱤᱱᱡᱚᱭ ᱡᱟᱹᱨᱩᱨᱤ ᱠᱟᱱᱟ ᱞᱟᱹᱠᱛᱤ ᱠᱟᱱᱟ ᱤᱱᱡᱚᱭ ᱦᱚᱸ ᱞᱮᱠᱤᱱ ᱟᱵᱚ ᱫᱚ ᱵᱚᱞᱮ ᱵᱚᱞᱮ ᱚᱠᱚᱭ ᱢᱤᱫ ᱵᱟᱨ ᱦᱚᱲ ᱠᱚ ᱜᱩᱱᱟᱹᱱᱚᱜ ᱵᱚᱞᱮ ᱡᱮ ᱞᱮᱠᱟ ᱤᱱᱡᱚᱭ ᱠᱟᱱ ᱠᱷᱟᱡ ᱫᱚ ᱵᱚᱞᱮ ᱡᱤᱱᱫᱮᱜᱤ ᱱᱤᱭᱟᱹ ᱠᱟᱱ ᱜᱮᱭᱟ ᱡᱤᱱᱫᱮᱜᱤ ᱱᱤᱭᱟᱹ ᱫᱚ ᱵᱟᱝ ᱠᱟᱱᱟ ᱡᱤᱱᱫᱮᱜᱤ ᱫᱚ ᱟᱹᱰᱤ ᱢᱩᱥᱠᱤᱞ ᱜᱮᱭᱟ ᱟᱸᱡᱚᱢ ᱛᱟᱦᱮᱱ ᱠᱷᱟᱡ ᱡᱤᱱᱫᱮᱜᱤ ᱛᱚ ᱫᱮᱞᱟ ᱱᱤᱛᱚᱜ ᱫᱚ ᱫᱤᱠᱩ ᱠᱚᱣᱟᱜ ᱱᱟᱪ ᱵᱚᱱ ᱧᱮᱞᱟ ᱫᱤᱠᱩ ᱠᱚ ᱛᱤᱱᱟᱹᱜ ᱠᱚ ᱡᱚᱢᱟᱣ ᱠᱟᱱᱟ ᱫᱤᱠᱩᱣᱟᱜ ᱢᱮᱞᱟ ᱨᱮᱜᱮ ᱴᱷᱤᱠ ᱜᱮᱭᱟ ᱫᱟᱱᱤ ᱱᱤᱭᱟᱹ ᱛᱟᱵᱚᱱ ᱯᱮ ᱡᱮ ᱱᱤᱝᱠᱟ ᱦᱚᱱᱟ ᱪᱟᱦᱤᱭᱮ ᱟᱵᱚ ᱥᱚᱢᱟᱡᱽ ᱨᱮ ᱥᱮ ᱱᱤᱭᱟᱹ ᱠᱷᱚᱡ ᱪᱮᱧᱡᱽ ᱧᱚᱜ ᱦᱩᱭᱩᱜ ᱦᱚᱱᱟ ᱪᱟᱦᱤᱭᱮ ᱨᱩᱞ ᱪᱮᱧᱡᱽ ᱧᱚᱜ ᱦᱩᱭᱩᱜ ᱦᱚᱱᱟ ᱪᱟᱦᱤᱭᱮ ᱡᱚ ᱧᱤᱫᱟᱹ ᱧᱤᱫᱟᱹ ᱧᱩᱛ ᱠᱩᱲᱤ ᱠᱚᱲᱟ ᱠᱚ ᱫᱟᱬᱟᱱ ᱠᱟᱱᱟ ᱨᱳᱰ ᱠᱚᱨᱮ ᱠᱚ ᱠᱚᱠᱮ ᱵᱟᱲᱟ ᱠᱚ ᱦᱮᱱᱟᱜ ᱠᱚᱜᱮᱭᱟ ᱟᱫᱚ ᱩᱱᱠᱩᱣᱟᱜ ᱥᱤᱱ ᱫᱚ ᱵᱟᱹᱧ ᱩᱫᱩᱜ ᱟᱯᱮ ᱠᱟᱱᱟ ᱪᱮᱫᱟᱜ ᱟᱹᱰᱤ ᱞᱟᱡᱟᱣ ᱠᱟᱛᱷᱟ ᱠᱟᱱᱟ ᱟᱨ ᱧᱮᱞ ᱤᱫᱤᱭᱮᱫ ᱠᱚᱣᱟ ᱯᱮ ᱠᱚᱲᱟ ᱠᱚᱦᱚᱸ ᱟᱫᱚ ᱪᱮᱫ ᱮᱢ ᱢᱮᱱᱟ ᱟᱵᱚ ᱥᱚᱢᱟᱡᱽ ᱥᱩᱨᱩ ᱠᱷᱚᱱ ᱮᱝᱠᱟ ᱦᱤᱡᱩᱜ ᱠᱟᱱᱟ ᱛᱚ ᱟᱫᱚ ᱪᱮᱫ ᱮᱢ ᱢᱮᱱ ᱠᱮᱭᱟ ᱚᱠᱚᱭ ᱢᱤᱫᱴᱮᱱ ᱮᱢ ᱥᱟᱢᱡᱷᱟᱣᱮᱭᱟ ᱟᱫᱚ ᱤᱧ ᱫᱚ ᱱᱤᱭᱟᱹ ᱥᱟᱢᱡᱷᱟᱣ ᱞᱮᱠᱟᱛᱮ ᱱᱤᱭᱟᱹ ᱵᱷᱤᱰᱤᱭᱳᱧ ᱵᱮᱱᱟᱣ ᱮᱫᱟ ᱴᱷᱤᱠ ᱜᱮᱭᱟ ᱟᱨ ᱠᱮᱢᱮᱨᱟ ᱢᱮᱱ ᱵᱟᱹᱱᱩᱜ ᱠᱚᱛᱤᱧ ᱛᱮ ᱵᱟᱠᱷᱟᱡ ᱫᱚ ᱥᱤᱫᱷᱟᱹᱧ ᱠᱩᱞᱤ ᱠᱮᱠᱚ ᱠᱮᱭᱟ ᱢᱤᱫ ᱵᱟᱨ ᱠᱚᱲᱟ ᱠᱚ ᱠᱩᱲᱤ ᱠᱚ ᱞᱮᱠᱤᱱ ᱠᱮᱢᱮᱨᱟ ᱢᱮᱱ ᱵᱟᱹᱱᱩᱜ ᱠᱚᱣᱟ ᱛᱚ ᱵᱟᱹᱧ ᱵᱟᱹᱧ ᱠᱩᱞᱤ ᱫᱟᱲᱮᱭᱟᱠᱚ ᱠᱟᱱᱟ ᱴᱷᱤᱠ ᱜᱮᱭᱟ ᱟᱹᱰᱤ

ᱥᱩᱨᱩ ᱠᱷᱚᱡ ᱜᱮ ᱱᱤᱭᱟᱹ ᱨᱟᱡᱽᱱᱤᱛᱤ ᱦᱤᱡᱩᱜ ᱦᱩᱭᱩᱜ ᱠᱟᱱᱟ ᱟᱜᱟᱨ ᱟᱢ ᱜᱮ ᱢᱤᱫ ᱤᱧ ᱠᱟᱛᱮ ᱡᱟᱦᱟᱱᱟᱜ ᱠᱟᱛᱷᱟ ᱵᱟᱹᱧ ᱩᱴᱷᱟᱹᱣ ᱮᱫᱟ ᱴᱷᱤᱠ ᱜᱮᱭᱟ ᱛᱚ ᱠᱩᱪ ᱦᱚᱲ ᱟᱥᱠᱮᱛ ᱠᱚ ᱟᱹᱭᱠᱟᱹᱣᱟ ᱞᱮᱠᱤᱱ ᱤᱧ ᱫᱚ ᱱᱤᱭᱟᱹ ᱢᱚᱠᱥᱚᱫ ᱫᱚ ᱵᱟᱝ ᱠᱟᱱᱟ ᱵᱚᱞᱮ ᱟᱯᱮᱭᱟᱜ ᱫᱤᱞ ᱤᱧ ᱫᱩᱠᱷᱟᱹᱣᱟ ᱢᱤᱫᱴᱮᱱ ᱤᱧ ᱥᱟᱢᱡᱷᱟᱣ ᱞᱮᱠᱟᱛᱮᱧ ᱠᱟᱹᱢᱤᱭᱮᱫᱟ ᱟᱨ ᱠᱟᱹᱢᱤ ᱤᱫᱤᱭᱮᱫ ᱠᱟᱱ ᱜᱤᱭᱟᱹᱧ ᱫᱮᱞᱟ ᱱᱤᱛᱚᱜ ᱫᱚ ᱫᱤᱠᱩ ᱠᱚᱣᱟᱜ ᱱᱟᱪ ᱵᱚᱱ ᱧᱮᱞᱟ ᱡᱚ ᱢᱚᱱᱫᱤᱨ ᱴᱷᱮᱱ ᱟᱨᱚ ᱛᱤᱱᱟᱹᱜ ᱦᱚᱲ ᱚᱸᱰᱮ ᱠᱚ ᱡᱚᱢᱟᱣ ᱠᱟᱱᱟ ᱟᱨ ᱛᱤᱱᱟᱹᱜ ᱠᱩᱲᱤ ᱠᱚᱲᱟ ᱢᱮᱱᱟᱜ ᱠᱚᱣᱟ

ᱠᱩᱲᱤ ᱠᱚᱲᱟ ᱫᱚ ᱩᱱᱟᱹᱜ ᱵᱟᱹᱱᱩᱜ ᱠᱚᱣᱟ ᱢᱮᱱᱟᱜ ᱠᱚᱜᱮᱭᱟ ᱪᱷᱟᱴᱟᱞ ᱪᱷᱮᱴᱟᱞ ᱡᱚᱛᱚ ᱯᱚᱨᱤᱵᱟᱨ ᱞᱮᱠᱟᱛᱮ ᱢᱮᱱᱟᱜ ᱠᱚᱣᱟ ᱫᱤᱠᱩ ᱫᱤᱠᱩ ᱫᱚ ᱞᱮᱠᱤᱱ ᱟᱵᱚ ᱦᱚᱲ ᱫᱚ ᱯᱚᱨᱤᱵᱟᱨ ᱞᱮᱠᱟᱛᱮ ᱵᱟᱹᱱᱩᱜ ᱠᱚᱣᱟ ᱱᱩᱠᱩ ᱫᱤᱠᱩ ᱫᱚ ᱧᱮᱞ ᱯᱚᱨᱤᱵᱟᱨ ᱥᱚᱸᱜᱮ ᱛᱮ ᱢᱮᱱᱟᱜ ᱠᱚᱣᱟ ᱥᱚᱸᱜᱮ ᱛᱮ ᱯᱚᱨᱤᱵᱟᱨ ᱥᱚᱸᱜᱮ ᱛᱮᱠᱚ ᱫᱩᱲᱩᱵ ᱵᱟᱲᱟᱣ ᱠᱟᱱᱟ ᱟᱨ ᱧᱮᱞ ᱫᱟᱲᱮᱭᱟᱠᱚ ᱠᱟᱱᱟ ᱯᱮ ᱫᱤᱠᱩᱣᱟᱜ ᱮᱠᱮᱱ ᱫᱤᱠᱩ ᱢᱮᱱᱟᱜ ᱠᱚᱣᱟ ᱱᱚᱰᱮ ᱮᱠᱮᱱ ᱦᱚᱲ ᱫᱚ ᱵᱟᱹᱱᱩᱜ ᱠᱚᱣᱟ ᱟᱨ ᱦᱚᱲ ᱢᱮᱱᱟᱜ ᱠᱷᱟᱡ ᱫᱚ ᱦᱟᱱᱟ ᱦᱟᱱᱟ ᱞᱟᱛᱟᱨ ᱥᱮᱡ ᱦᱟᱱᱛᱮ ᱢᱮᱱᱟᱜ ᱠᱚᱣᱟ ᱠᱩᱲᱤ ᱠᱚᱲᱟ ᱵᱟᱠᱷᱟᱡ ᱱᱤᱭᱟᱹ ᱱᱟᱪ ᱠᱚ ᱧᱮᱞᱮᱫ ᱠᱟᱱ ᱱᱩᱠᱩ ᱮᱠᱮᱱ ᱫᱤᱠᱩ ᱠᱟᱱᱟ ᱠᱚ ᱪᱷᱟᱹᱛᱤᱠ ᱠᱟᱱᱟ ᱠᱚ ᱫᱤᱠᱩ ᱟᱠᱚᱣᱟᱜ ᱢᱮᱞᱟ ᱠᱟᱱᱟ ᱡᱩᱫᱤ ᱟᱠᱚᱣᱟᱜ ᱢᱮᱞᱟ ᱨᱮ ᱩᱱᱠᱩ ᱧᱮᱞ ᱱᱟᱪ ᱛᱤᱱᱟᱹᱜ ᱧᱮᱞ ᱠᱟᱛᱮ ᱧᱮᱞ ᱡᱚᱝ ᱠᱟᱱᱟ ᱢᱚᱡᱽ ᱛᱮ ᱟᱨ ᱱᱩᱠᱩ ᱢᱤᱫᱴᱮᱱ ᱠᱟᱛᱷᱟᱧ ᱢᱮᱱᱫᱟ ᱱᱩᱠᱩ ᱧᱮᱞ ᱠᱟᱛᱮ ᱯᱚᱨᱤᱵᱟᱨ ᱞᱟᱹᱭᱛᱮ ᱢᱮᱱᱟᱜ ᱠᱚᱣᱟ ᱟᱯᱟᱱ ᱟᱹᱯᱤᱱ ᱟᱵᱚ ᱞᱮᱠᱟ ᱫᱚ ᱵᱟᱝ ᱡᱮ ᱵᱚᱞᱮ ᱠᱩᱲᱤ ᱟᱲᱟᱜ ᱜᱤᱰᱤ ᱠᱮᱫᱮᱭᱟ ᱦᱟᱱᱛᱮ ᱠᱚᱲᱟ ᱟᱲᱟᱜ ᱜᱤᱰᱤ ᱠᱮᱫᱮᱭᱟ ᱦᱟᱱᱛᱮ ᱫᱩ ᱢᱮᱞᱟ ᱪᱟᱞᱟᱜ ᱢᱮ ᱵᱮᱴᱟ ᱢᱮᱞᱟ ᱫᱩ ᱪᱟᱞᱟᱜ ᱢᱮ ᱵᱤᱴᱤ ᱢᱮᱞᱟ ᱟᱨ ᱱᱩᱠᱩ ᱱᱚᱝᱠᱟ ᱱᱚᱝᱠᱟ ᱱᱚᱝᱠᱟ ᱵᱟᱠᱚ ᱠᱟᱹᱢᱤᱭᱟ ᱫᱤᱠᱩ ᱫᱚ ᱞᱮᱠᱤᱱ ᱟᱵᱚ ᱟᱵᱚ ᱨᱮᱱ ᱥᱚᱢᱟᱡᱽ ᱨᱮᱱ ᱜᱚᱼᱵᱟᱵᱟ ᱪᱮᱫ ᱠᱚ ᱪᱤᱠᱟᱹᱭᱮᱫᱟ ᱫᱩ ᱵᱮᱴᱟ ᱪᱟᱞᱟᱜ ᱢᱮ ᱢᱮᱞᱟ ᱫᱩ ᱵᱤᱴᱤ ᱪᱟᱞᱟᱜ ᱢᱮ ᱢᱮᱞᱟ ᱟᱨ ᱪᱮᱫ ᱮᱢ ᱪᱤᱠᱟᱹᱭᱟ ᱵᱟᱢ ᱪᱤᱠᱟᱹᱭᱟ ᱟᱢ ᱵᱟᱰᱟᱭ ᱠᱟᱱᱟ ᱟᱫᱚ ᱟᱵᱚ ᱠᱩᱲᱤ ᱟᱵᱚ ᱠᱚᱨᱮᱱ ᱠᱩᱲᱤ ᱦᱮᱸᱜᱼᱮ ᱱᱮᱝᱠᱟ ᱛᱮᱠᱚ ᱵᱟᱹᱲᱤᱡᱚᱜ ᱠᱟᱱᱟ ᱟᱵᱚ ᱠᱚᱨᱮᱱ ᱠᱚᱲᱟ ᱦᱮᱸᱜᱼᱮ ᱱᱮᱝᱠᱟ ᱛᱮᱠᱚ ᱵᱟᱹᱲᱤᱡᱚᱜ ᱠᱟᱱᱟ ᱞᱮᱠᱤᱱ ᱟᱵᱚ ᱜᱮ ᱵᱟᱵᱚᱱ ᱧᱮᱞ ᱴᱷᱤᱠ ᱮᱫᱟ ᱡᱟᱦᱟᱱᱟᱜ ᱠᱟᱛᱷᱟ ᱟᱫᱚ ᱢᱟ ᱧᱮᱞ ᱠᱚᱵᱮᱱ ᱱᱤᱭᱟᱹ ᱱᱟᱪ ᱯᱮ ᱧᱮᱞ ᱫᱟᱲᱮᱭᱟᱠᱚ ᱠᱟᱱᱟ ᱱᱩᱠᱩ ᱱᱩᱠᱩ ᱛᱤᱱᱟᱹᱜ ᱵᱟᱛᱨᱟ ᱠᱚ ᱤᱭᱟᱹ ᱯᱟᱴ ᱠᱟᱱᱟ ᱨᱟᱡᱽ ᱯᱟᱴ ᱠᱟᱱᱟ ᱚᱱᱟ ᱠᱚ ᱩᱫᱩᱜ ᱮᱫᱟ ᱩᱫᱩᱜ ᱮᱫᱟ ᱟᱨ ᱞᱮᱠᱤᱱ ᱟᱵᱚ ᱥᱚᱢᱟᱡᱽ ᱨᱮᱱ ᱡᱤᱛᱱᱟ ᱵᱷᱤ ᱦᱮᱱᱟᱜ ᱠᱚᱣᱟ ᱱᱩᱠᱩ ᱮᱱᱛᱮᱫ ᱱᱟᱭᱤᱴ ᱫᱷᱟᱢᱟᱠᱟ ᱥᱮ ᱯᱨᱳᱜᱨᱟᱢ ᱪᱟᱞᱟᱣ ᱠᱚ

ᱟᱸᱡᱚᱢ ᱠᱮᱫᱟ ᱯᱮ ᱮᱝᱠᱟ ᱜᱮ ᱦᱩᱭᱩᱜ ᱠᱟᱱᱟ ᱢᱮᱞᱟ ᱴᱟᱺᱰᱤ ᱨᱮ ᱛᱮᱨᱮ ᱪᱟᱞ ᱵᱟᱹᱲᱤ ᱢᱚᱥᱛ ᱛᱮᱨᱮ ᱡᱤᱱᱥ ᱵᱟᱹᱲᱤ ᱢᱚᱥᱛ ᱟᱫᱚ ᱱᱤᱭᱟᱹ ᱠᱚᱫᱚ ᱟᱵᱚ ᱠᱚᱨᱮᱱ ᱠᱩᱲᱤ ᱠᱚᱲᱟ ᱪᱮᱫ ᱠᱚ ᱪᱮᱫᱟ ᱟᱜᱟᱨ ᱱᱤᱭᱟᱹ ᱨᱮᱢ ᱠᱩᱲᱤ ᱠᱚᱲᱟᱢ ᱡᱟᱦᱟᱸᱢ ᱡᱟᱜᱽᱨᱩᱠ ᱛᱟᱠᱚ ᱠᱷᱟᱡ ᱫᱚ ᱟᱢ ᱥᱟᱢᱟᱡᱤᱠ ᱞᱮᱠᱟ ᱛᱮᱦᱚᱸ ᱤᱫᱤ ᱢᱮ ᱟᱨ ᱫᱩᱞᱟᱹᱲ ᱞᱮᱠᱟ ᱛᱮᱦᱚᱸ ᱤᱫᱤ ᱢᱮ ᱛᱚ ᱚᱱᱟ ᱨᱮ ᱵᱟᱱᱟᱨ ᱠᱚ ᱧᱮᱞ ᱴᱷᱤᱠ ᱮᱫᱟ ᱫᱩᱞᱟᱹᱲ ᱞᱮᱠᱟ ᱛᱮᱦᱚᱸ ᱟᱨ ᱥᱟᱢᱟᱡᱤᱠ ᱞᱮᱠᱟ ᱛᱮᱦᱚᱸ ᱠᱚ ᱵᱩᱡᱷᱟᱹᱣ ᱫᱟᱲᱮᱭᱟᱜᱼᱟ ᱟᱨ ᱚᱸᱰᱮ ᱫᱚ ᱚᱱᱟ ᱫᱚ ᱵᱟᱝ ᱪᱟᱞᱟᱜᱼᱟ ᱠᱷᱟᱹᱞᱤ ᱫᱩᱞᱟᱹᱲ ᱫᱩᱞᱟᱹᱲ ᱫᱩᱞᱟᱹᱲ ᱫᱩᱞᱟᱹᱲ ᱫᱩᱞᱟᱹᱲ ᱛᱮ ᱟᱵᱚ ᱦᱚᱲ ᱵᱚᱱ ᱵᱟᱹᱲᱤᱡᱚᱜ ᱠᱟᱱᱟ ᱫᱩᱞᱟᱹᱲ ᱫᱚ ᱵᱟᱹᱧ ᱢᱮᱱᱫᱟ ᱵᱟᱹᱲᱤᱡᱼᱟ ᱫᱩᱞᱟᱹᱲ ᱴᱷᱤᱠ ᱜᱮᱭᱟ ᱞᱮᱠᱤᱱ ᱟᱵᱚ ᱦᱚᱲ ᱵᱚᱱ ᱵᱟᱹᱲᱤᱡ ᱪᱟᱵᱟᱣ ᱠᱟᱫᱟ ᱞᱮᱠᱤᱱ ᱱᱤᱭᱟᱹ ᱠᱚᱜᱮ ᱡᱤᱛᱱᱟ ᱵᱷᱤ ᱤᱧ ᱨᱮᱱ ᱯᱷᱚᱞᱳᱣᱟᱨ ᱢᱮᱱᱟᱜ ᱯᱮᱭᱟ ᱱᱤᱭᱟᱹ ᱵᱷᱤᱰᱤᱭᱳ ᱥᱮᱭᱟᱨ ᱯᱮ ᱞᱟᱭᱤᱠ ᱯᱮ ᱡᱟᱦᱟᱱᱟᱜ ᱥᱚᱢᱟᱡᱽ ᱵᱟᱨᱮᱛᱮᱧ ᱨᱚᱲᱫᱟ ᱜᱚᱲᱚᱣᱟᱹᱧ ᱯᱮ ᱥᱟᱯᱳᱨᱴᱟᱹᱧ ᱯᱮ ᱟᱨ ᱟᱜᱮ ᱢᱚᱡᱽ ᱢᱚᱡᱽ ᱵᱷᱤᱰᱤᱭᱳ ᱟᱯᱮ ᱠᱚ ᱛᱟᱞᱟᱨᱤᱧ ᱥᱮᱴᱮᱨ ᱫᱟᱲᱮᱭᱟᱜ ᱱᱤᱭᱟᱹ ᱟᱹᱫᱤᱵᱟᱹᱥᱤ ᱱᱟᱣᱟ ᱦᱩᱫᱤᱥ ᱩᱥᱟᱹᱨᱟ ᱛᱮ ᱵᱟᱲᱦᱟᱣ ᱛᱟᱵᱚᱱ ᱯᱮ ᱟᱜᱮ ᱵᱟᱲᱦᱟᱣ ᱛᱟᱵᱚᱱ ᱯᱮ ᱟᱨ ᱢᱚᱡᱽ ᱛᱮ ᱢᱚᱡᱽ ᱥᱟᱢᱟᱡᱤᱠ ᱠᱟᱛᱷᱟ ᱟᱯᱮ ᱠᱚ ᱛᱟᱞᱟ ᱨᱮ ᱟᱹᱜᱩ ᱨᱮᱜᱮᱧ ᱛᱟᱦᱮᱱᱟ ᱟᱨ ᱥᱮᱴᱮᱨ ᱨᱮᱜᱮᱧ ᱛᱟᱦᱮᱱᱟ ᱢᱟ ᱛᱚᱵᱮ ᱟᱨ ᱵᱚᱱ ᱧᱟᱯᱟᱢᱚᱜᱼᱟ ᱮᱴᱟᱜ ᱵᱷᱤᱰᱤᱭᱳ ᱨᱮ ᱢᱟ ᱛᱚᱵᱮ ᱩᱱᱟᱹᱜ ᱩᱱᱟᱹᱜ ᱛᱮ ᱛᱚ ᱡᱚᱦᱟᱨ ᱤᱧ ᱠᱷᱚᱡᱚᱜ ᱠᱟᱱᱟ ᱢᱟ ᱛᱚᱵᱮ ᱵᱚᱱ ᱮᱴᱟᱜ ᱵᱷᱤᱰᱤᱭᱳ ᱨᱮᱵᱚᱱ ᱧᱟᱯᱟᱢᱚᱜ ᱠᱟᱱᱟ ᱡᱚᱦᱟᱨ ᱜᱮ ᱥᱟᱱᱟᱢ ᱠᱚ ᱤᱧ ᱛᱚᱨᱚᱯ ᱠᱷᱚᱡ